ᱱᱚᱣᱟ ᱦᱩᱭᱩᱜ ᱠᱟᱱᱟ ᱟᱹᱛᱩ ᱫᱤᱥᱚᱢ ᱨᱮᱱᱟᱜ ᱢᱤᱫᱴᱟᱝ ᱵᱞᱚᱠ ᱱᱚᱣᱟ ᱵᱞᱚᱠ ᱨᱮ ᱥᱟᱱᱟᱢ ᱠᱚ ᱥᱟᱹᱜᱩᱱ ᱫᱟᱨᱟᱢᱤᱧ ᱮᱢᱟᱵᱚᱱ ᱠᱟᱱᱟ ᱟᱨ ᱤᱧ ᱫᱚ ᱱᱚᱣᱟ ᱵᱞᱚᱜ ᱵᱷᱤᱰᱤᱭᱳᱧ ᱵᱮᱱᱟᱣᱮᱫᱼᱟ ᱢᱤᱫᱴᱟᱝ ᱯᱩᱠᱷᱨᱤ ᱨᱮᱱᱟᱜ ᱦᱚᱨᱛᱮ ᱪᱟᱞᱟᱜ ᱪᱟᱞᱟᱜ ᱥᱚᱢᱚᱭ ᱱᱚᱣᱟ ᱯᱩᱠᱷᱨᱤ ᱧᱮᱞ ᱠᱮᱫᱼᱟ ᱟᱹᱰᱤ ᱢᱚᱡᱽ ᱧᱮᱞᱚᱜ ᱠᱟᱱᱟ ᱟᱫᱚᱧ ᱞᱟᱹᱭ ᱪᱮᱫᱟᱜ ᱵᱟᱝᱢᱟ ᱟᱯᱮ ᱴᱷᱮᱱ ᱥᱮᱭᱟᱨ ᱦᱩᱭ ᱞᱮᱱᱜᱮ ᱛᱚ ᱚᱱᱟᱛᱮ ᱛᱤᱸᱜᱩ ᱠᱟᱛᱮᱫ ᱱᱚᱣᱟ ᱡᱟᱭᱜᱟ ᱨᱮᱫᱚ ᱵᱞᱚᱜ ᱵᱷᱤᱰᱤᱭᱳᱧ ᱵᱮᱱᱟᱣᱮᱫᱼᱟ ᱡᱟᱦᱟᱸᱭ ᱠᱚ ᱪᱮᱱᱮᱞ ᱨᱮᱵᱚᱱ ᱱᱟᱣᱟ ᱜᱮᱭᱟ ᱩᱱᱠᱩ ᱫᱚ ᱡᱮᱢᱚᱱ ᱱᱚᱣᱟ ᱪᱮᱱᱮᱞ ᱥᱟᱵᱥᱠᱨᱟᱭᱤᱵ ᱠᱟᱜ ᱛᱟᱵᱚᱱ ᱯᱮ ᱱᱩᱱᱟᱹᱜ ᱢᱚᱡᱽ ᱫᱟᱜ ᱥᱟᱯᱟ ᱧᱮᱞᱚᱜ ᱠᱟᱱᱟ ᱱᱚᱰᱮ ᱫᱚ ᱫᱚᱱ ᱠᱷᱟᱡᱚᱜ ᱜᱮ ᱵᱩᱡᱷᱟᱹᱣ ᱠᱟᱱᱟ ᱟᱨ ᱟᱯᱮ ᱪᱮᱫ ᱞᱮᱠᱟ ᱯᱮ ᱵᱩᱡᱷᱟᱹᱣᱮᱫᱟ ᱚᱱᱟ ᱦᱚᱸ ᱠᱚᱢᱮᱱᱴ ᱛᱟᱞᱟᱛᱮ ᱞᱟᱹᱭᱟᱹᱧ ᱛᱟᱵᱚᱱ ᱯᱮ ᱜᱟᱛᱮ ᱠᱚ ᱱᱚᱣᱟ ᱦᱩᱭᱩᱜ ᱠᱟᱱᱟ ᱟᱹᱛᱩ ᱫᱤᱥᱚᱢ ᱨᱮᱱᱟᱜ ᱯᱩᱠᱷᱨᱤ ᱛᱚ ᱱᱚᱣᱟ ᱯᱩᱠᱷᱨᱤ ᱨᱮ ᱡᱟᱦᱟᱸ ᱡᱟᱦᱟᱸ ᱡᱤᱱᱤᱥ ᱠᱚ ᱧᱮᱞᱚᱜ ᱠᱟᱱᱟ ᱱᱚᱰᱮ ᱫᱚ ᱦᱟᱹᱠᱩ ᱠᱚ ᱱᱟᱥᱮᱭᱟᱜ ᱢᱮᱱᱟᱜ ᱠᱚᱣᱟ ᱫᱮᱥᱤ ᱦᱟᱹᱠᱩ ᱠᱚ ᱟᱨ ᱢᱮᱱᱟᱜᱼᱟ ᱱᱚᱰᱮ ᱫᱚ ᱟᱹᱰᱤ ᱥᱟᱯᱷᱟ ᱫᱟᱜ ᱟᱨ ᱚᱱᱟ ᱥᱟᱭᱤᱰ ᱨᱮ ᱢᱮᱱᱟᱜᱼᱟ ᱱᱚᱛᱮ ᱨᱮ ᱦᱩᱲᱩ ᱠᱚᱠᱚ ᱪᱟᱥ ᱠᱟᱫᱟ ᱟᱨ ᱦᱩᱲᱩ ᱥᱟᱶ ᱥᱟᱶᱛᱮ ᱱᱚᱛᱮ ᱨᱮᱫᱚ ᱰᱟᱹᱝᱨᱤ ᱠᱚ ᱢᱤᱦᱩ ᱢᱮᱨᱚᱢ ᱠᱚᱦᱚᱸ ᱠᱚ ᱛᱚᱯᱟᱭᱮᱫ ᱠᱚᱜᱮᱭᱟ ᱟᱨ ᱢᱮᱱᱠᱷᱟᱱ ᱱᱚᱣᱟ ᱡᱟᱭᱜᱟ ᱨᱮᱫᱚ ᱦᱚᱲ ᱠᱚ ᱛᱩᱯᱩᱱᱟ ᱮᱴᱟᱜ ᱢᱤᱫᱴᱟᱝ ᱯᱩᱠᱷᱨᱤ ᱨᱮᱠᱚ ᱛᱩᱯᱩᱱ ᱠᱟᱱᱛᱮ ᱤᱧ ᱱᱚᱣᱟ ᱡᱟᱭᱜᱟ ᱨᱮ ᱱᱤᱛᱚᱜ ᱤᱧ ᱥᱮᱭᱟᱨ ᱫᱟᱲᱮᱭᱟᱜ ᱠᱟᱱᱟ ᱱᱚᱜᱼᱚᱭ ᱵᱚᱱ ᱧᱮᱞᱮᱫᱼᱟ ᱟᱛᱳ ᱫᱤᱥᱚᱢ ᱵᱞᱚᱠ ᱨᱮᱱᱟᱜ ᱯᱩᱠᱷᱨᱤ ᱛᱚᱵᱮ ᱫᱟᱜ ᱫᱚ ᱟᱹᱰᱤ ᱪᱮᱦᱨᱟ ᱟᱹᱰᱤ ᱢᱚᱡᱽ ᱜᱮᱭᱟ

ᱱᱚᱣᱟ ᱟᱹᱛᱩ ᱫᱤᱥᱚᱢ ᱨᱮ ᱡᱟᱦᱟᱸ ᱢᱚᱡᱽ ᱢᱚᱡᱽ ᱡᱤᱱᱤᱥ ᱠᱚ ᱢᱮᱱᱟᱜᱼᱟ ᱚᱱᱟᱜᱮ ᱥᱟᱵ ᱨᱟᱠᱟᱵ ᱜᱮ ᱦᱩᱭᱩᱜ ᱠᱟᱱᱟ ᱤᱧᱟᱹᱜ ᱱᱚᱣᱟ ᱪᱮᱱᱮᱞ ᱨᱮᱱᱟᱜ ᱢᱚᱛᱞᱚᱵ ᱠᱟᱱᱟ ᱟᱨ ᱱᱚᱣᱟ ᱵᱞᱚᱜ ᱵᱷᱤᱰᱤᱭᱳ ᱛᱟᱞᱟᱛᱮ ᱱᱚᱣᱟ ᱫᱚᱧ ᱥᱮᱭᱟᱨ ᱟᱵᱚᱱ ᱠᱟᱱᱟ ᱱᱚᱜᱼᱚ ᱱᱚᱣᱟ ᱦᱩᱭᱩᱜ ᱠᱟᱱᱟ ᱯᱩᱠᱷᱨᱤ ᱨᱮᱱᱟᱜ ᱢᱤᱫᱴᱟᱝ ᱡᱟᱭᱜᱟ ᱠᱟᱱᱟ ᱱᱚᱣᱟ ᱨᱮᱫᱚ ᱱᱚᱛᱮ ᱪᱤᱦᱩᱨ ᱜᱮ ᱱᱟᱱᱦᱟ ᱜᱮ ᱪᱟᱞᱟᱣ ᱠᱟᱱᱟ ᱟᱨ ᱱᱟᱛᱮ ᱫᱚ ᱯᱩᱨᱟᱹᱴᱟᱜ ᱜᱮ ᱢᱮᱱᱟᱜᱼᱟ ᱟᱨ ᱱᱚᱣᱟ ᱦᱚᱸ ᱪᱟᱞᱟᱣ ᱠᱟᱱᱟ ᱚᱱᱛᱮ ᱠᱟᱹᱴᱤᱡ ᱥᱟᱺᱜᱤᱧ ᱧᱚᱜ ᱜᱮ ᱛᱚᱵᱮ ᱮᱱ ᱨᱮᱦᱚᱸ ᱟᱹᱰᱤ ᱢᱚᱡᱽ ᱧᱮᱞᱚᱜ ᱠᱟᱱᱟ ᱱᱚᱣᱟ ᱫᱚ ᱮᱞ ᱴᱟᱭᱤᱯ ᱠᱟᱱᱟ ᱤᱝᱞᱤᱥ ᱤᱝᱞᱤᱥ ᱚᱠᱠᱷᱚᱨ ᱨᱮᱱᱟᱜ ᱮᱞ ᱴᱟᱭᱤᱯ ᱠᱟᱱᱟ ᱱᱚᱛᱮ ᱫᱚ ᱨᱚᱜᱟ ᱜᱮᱭᱟ ᱟᱨ ᱱᱟᱛᱮ ᱫᱚ ᱯᱩᱨᱟᱹ ᱢᱚᱴᱟ ᱜᱮᱭᱟ ᱯᱩᱠᱷᱨᱤ ᱛᱤᱱᱟᱹᱜ ᱪᱮᱦᱨᱟ ᱧᱮᱞᱚᱜ ᱠᱟᱱᱟ ᱚᱱᱟ ᱫᱚ ᱟᱯᱮ ᱯᱮ ᱵᱩᱡᱷᱟᱹᱣ ᱫᱟᱲᱮᱭᱟᱜ ᱠᱟᱱᱟ ᱯᱩᱠᱷᱨᱤ ᱨᱮᱱᱟᱜ ᱜᱚᱴᱟ ᱯᱟᱠᱟᱲᱤᱧ ᱫᱮᱠᱷᱟᱣ ᱵᱚᱱ ᱠᱟᱱᱟ ᱟᱵᱚ ᱫᱚᱵᱚᱱ ᱪᱟᱞᱟᱜᱼᱟ ᱱᱟᱹᱭ ᱱᱟᱞᱟ ᱫᱚᱨᱭᱟ ᱧᱮᱧᱮᱞ ᱢᱮᱱᱠᱷᱟᱱ ᱱᱚᱣᱟ ᱚᱲᱟᱜ ᱥᱩᱨ ᱨᱮᱜᱮ ᱛᱤᱱᱟᱹᱜ ᱢᱚᱡᱽ ᱯᱩᱠᱷᱨᱤ ᱢᱮᱱᱟᱜᱼᱟ ᱚᱱᱟ ᱯᱩᱠᱷᱨᱤ ᱵᱚᱱ ᱧᱮᱞ ᱞᱮᱠᱷᱟᱱ ᱟᱹᱰᱤ ᱵᱮᱥ ᱜᱮᱵᱚᱱ ᱟᱹᱭᱠᱟᱹᱣᱟ ᱱᱚᱜᱼᱚᱭ ᱧᱮᱞᱮᱜᱼᱟ ᱵᱚᱱ ᱟᱹᱛᱩ ᱫᱤᱥᱚᱢ ᱵᱞᱚᱜᱽ ᱨᱮᱱᱟᱜ ᱯᱩᱠᱷᱨᱤ ᱨᱮᱱᱟᱜ ᱵᱷᱤᱰᱤᱭᱳ ᱱᱚᱣᱟ ᱯᱩᱠᱷᱨᱤ ᱨᱮᱱᱟᱜ ᱫᱟᱜ ᱛᱤᱱᱟᱹᱜ ᱪᱮᱦᱨᱟ ᱛᱤᱱᱟᱹᱜ ᱪᱚᱨᱚᱠ ᱧᱮᱞᱚᱜ ᱠᱟᱱᱟ ᱟᱨ ᱟᱹᱰᱤ ᱜᱟᱱ ᱜᱮ ᱥᱟᱯᱷᱟ ᱜᱮᱭᱟ ᱱᱚᱰᱮ ᱫᱚ ᱦᱟᱹᱠᱩ ᱠᱚ ᱢᱮᱱᱟᱜ ᱠᱚᱣᱟ ᱟᱵᱚ ᱫᱮᱥᱤ ᱦᱟᱹᱠᱩ ᱜᱮ ᱠᱚᱭ ᱢᱟᱜᱽᱨᱤ ᱡᱤᱭᱟᱹ ᱱᱩᱠᱩ ᱦᱟᱹᱠᱩ ᱜᱮ ᱢᱮᱱᱟᱜ ᱠᱚᱣᱟ ᱟᱨ ᱱᱟᱥᱮᱱᱟᱜ ᱨᱩᱭ ᱠᱟᱛᱞᱟ ᱱᱩᱠᱩ ᱠᱚᱦᱚᱸ ᱠᱚ ᱪᱟᱥ ᱟᱠᱟᱫ ᱠᱚᱣᱟ ᱛᱚᱵᱮ ᱱᱮ ᱦᱟᱹᱵᱤᱡ ᱦᱟᱹᱠᱩ ᱥᱟᱥᱟᱵ ᱢᱟ ᱦᱟᱸᱜ ᱵᱟᱠᱚ ᱧᱮᱞᱚᱜ ᱠᱟᱱᱟ ᱢᱮᱱᱠᱷᱟᱱ ᱫᱤᱥᱟᱹᱜ ᱠᱟᱱᱟ ᱱᱚᱰᱮ ᱫᱚᱠᱚ ᱪᱟᱥ ᱠᱚᱜᱮᱭᱟ ᱟᱨ ᱦᱚᱲ ᱠᱚᱠᱚ ᱛᱩᱯᱩᱱᱟ ᱚᱱᱠᱟᱛᱮ ᱱᱚᱰᱮ ᱜᱷᱟᱴ ᱠᱚ ᱵᱮᱱᱟᱣ ᱟᱠᱟᱫᱟ ᱟᱨ ᱛᱩᱯᱩ ᱨᱮᱱᱟᱜ ᱜᱷᱟᱴ ᱢᱮᱱᱟᱜ ᱠᱷᱟᱹᱛᱤᱨ ᱛᱮ ᱱᱚᱣᱟ ᱵᱩᱡᱷᱟᱹᱜ ᱠᱟᱱᱟ ᱱᱚᱰᱮ ᱦᱚᱸᱠᱚ ᱛᱩᱯᱩᱱ ᱜᱮᱭᱟ ᱱᱚᱣᱟ ᱫᱷᱟᱹᱨᱛᱤ ᱛᱤᱱᱟᱹᱜ ᱢᱚᱡᱟ ᱱᱟᱹᱭ ᱱᱟᱞᱟ ᱫᱚᱨᱭᱟ ᱟᱵᱚ ᱫᱚ ᱥᱟᱺᱜᱤᱧ ᱥᱮᱱ ᱧᱮᱞ ᱵᱚᱱ ᱪᱟᱞᱟᱜᱼᱟ ᱢᱮᱱᱠᱷᱟᱱ ᱥᱩᱨ ᱨᱮ ᱱᱚᱣᱟ ᱯᱩᱠᱷᱨᱤ ᱠᱚ ᱵᱮᱱᱟᱜᱼᱟ ᱛᱤᱱᱟᱹᱜ ᱪᱮᱦᱨᱟ ᱜᱟᱰᱟ ᱠᱚ ᱵᱮᱱᱟᱜᱼᱟ ᱛᱤᱱᱟᱹᱜ ᱪᱮᱦᱨᱟ ᱱᱚᱣᱟ ᱯᱩᱠᱷᱨᱤ ᱨᱮᱱᱟᱜ ᱨᱩᱯ ᱨᱚᱝ ᱧᱮᱞᱛᱮ ᱤᱧ ᱫᱚ ᱛᱷᱤᱨ ᱵᱟᱹᱧ ᱛᱟᱦᱮᱸ ᱫᱟᱲᱮᱭᱟᱫᱟ ᱟᱨ ᱱᱚᱣᱟ ᱫᱚ ᱵᱞᱚᱜ ᱵᱷᱤᱰᱤᱭᱳ ᱛᱟᱞᱟᱛᱮ ᱟᱯᱮ ᱥᱟᱱᱟᱢ ᱠᱚᱴᱷᱮᱱᱤᱧ ᱥᱮᱭᱟᱨᱮᱫ ᱧᱮᱞᱟᱜ ᱡᱤᱱᱤᱥ ᱠᱤᱱᱛᱩ ᱟᱹᱰᱤ ᱢᱚᱡᱽ ᱛᱮᱧ ᱫᱮᱠᱷᱟᱣ ᱟᱵᱚᱱ ᱠᱟᱱᱟ ᱡᱟᱛᱮ ᱟᱵᱚ ᱟᱹᱛᱩ ᱫᱤᱥᱚᱢ ᱨᱮᱱᱟᱜ ᱡᱤᱱᱤᱥ ᱠᱟᱱ ᱜᱮᱭᱟ ᱢᱮᱱᱠᱷᱟᱱ ᱟᱹᱰᱤ ᱢᱚᱡᱽ ᱵᱩᱡᱷᱟᱹᱜ ᱠᱟᱱᱟ ᱵᱮᱥ ᱯᱮ ᱵᱩᱡᱷᱟᱹᱣ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱪᱤᱠᱟᱹᱭᱟᱯᱮ ᱥᱟᱵᱥᱠᱨᱟᱭᱤᱵ ᱛᱟᱵᱚᱱ